ᱡᱚᱦᱟᱨ ᱜᱤ ᱱᱚᱣᱟ ᱤᱧᱟᱹᱜ ᱱᱟᱣᱟ ᱵᱷᱤᱰᱤᱭᱳ ᱨᱮ ᱡᱚᱛᱚ ᱠᱚᱜᱮ ᱟᱹᱰᱤ ᱫᱩᱞᱟᱹᱲ ᱛᱮᱧ ᱟᱛᱟᱝ ᱫᱟᱨᱟᱢᱮᱫ ᱯᱮᱭᱟ ᱤᱧ ᱨᱮᱱ ᱫᱩᱞᱟᱹᱲᱤᱭᱟᱹ ᱵᱷᱤᱣᱟᱨᱥ ᱠᱚ ᱥᱟᱵᱥᱠᱨᱟᱭᱵᱟᱨᱥ ᱠᱚ ᱡᱚᱛᱚ ᱠᱚ ᱡᱚᱦᱟᱨ ᱛᱚᱵᱮ ᱵᱟᱨ ᱠᱳᱰ ᱪᱮᱫ ᱠᱟᱱᱟ ᱵᱟᱨ ᱠᱳᱰ ᱢᱟᱯᱮ ᱵᱩᱡᱷᱟᱹᱣ ᱠᱟᱜ ᱜᱮᱭᱟ ᱯᱟᱥᱮᱡ ᱡᱚᱛᱚ ᱞᱮᱠᱟᱱᱟᱜ ᱯᱨᱚᱰᱟᱠᱴ ᱨᱮ ᱡᱚᱛᱚ ᱞᱮᱠᱟᱱᱟᱜ ᱡᱤᱱᱤᱥ ᱨᱮ ᱡᱩᱫᱤ ᱟᱢ ᱵᱟᱡᱟᱨ ᱠᱷᱚᱡ ᱮᱢ ᱠᱤᱨᱤᱧ ᱟᱹᱜᱩ ᱞᱮᱠᱷᱟᱡ ᱚᱱᱟ ᱠᱚ ᱡᱤᱱᱤᱥ ᱨᱮ ᱟᱯᱮ ᱱᱚᱜᱼᱚ ᱱᱚᱣᱟ ᱡᱤᱱᱤᱥ ᱯᱮ ᱧᱮᱞ ᱧᱟᱢᱟ ᱛᱚ ᱱᱚᱣᱟ ᱜᱮ ᱦᱩᱭᱱᱟ ᱵᱟᱨ ᱠᱳᱰ ᱢᱮᱱᱠᱷᱟᱱ ᱵᱟᱨ ᱠᱳᱰ ᱞᱟᱛᱟᱨ ᱨᱮ ᱟᱯᱮ ᱯᱮ ᱧᱮᱞ ᱵᱟᱲᱟ ᱟᱠᱟᱫ ᱜᱮᱭᱟ ᱯᱟᱥᱮ ᱟᱭᱢᱟ ᱜᱚᱴᱟᱝ ᱱᱟᱢᱵᱟᱨ ᱛᱟᱦᱮᱱᱟ ᱚᱱᱟ ᱱᱟᱢᱵᱟᱨ ᱫᱚ ᱰᱷᱮᱨ ᱠᱟᱭ ᱛᱮᱜᱮ ᱛᱮᱨᱚ ᱴᱤ ᱱᱟᱢᱵᱟᱨ ᱛᱟᱦᱮᱱᱟ ᱛᱷᱟᱨᱴᱤᱱ ᱴᱤ ᱱᱟᱢᱵᱟᱨ ᱛᱟᱦᱮᱱᱟ ᱛᱚ ᱚᱱᱟ ᱠᱚ ᱱᱟᱢᱵᱟᱨ ᱫᱚ ᱪᱮᱫ ᱱᱟᱢᱵᱟᱨ ᱠᱟᱱᱟ ᱚᱱᱟ ᱠᱚ ᱱᱟᱢᱵᱟᱨ ᱨᱮᱱᱟᱜ ᱢᱟᱱᱮ ᱪᱮᱫ ᱠᱟᱱᱟ ᱡᱩᱫᱤ ᱵᱟᱰᱟᱭ ᱥᱟᱱᱟᱭᱮᱫ ᱯᱮ ᱠᱷᱟᱡ ᱵᱷᱤᱰᱤᱭᱳ ᱢᱚᱡᱽ ᱛᱮ ᱧᱮᱞ ᱯᱮ ᱢᱩᱪᱟᱹᱫ ᱫᱷᱟᱹᱵᱤᱡ ᱟᱨ ᱡᱩᱫᱤ ᱡᱟᱦᱟᱸᱭ ᱠᱚ ᱱᱚᱣᱟ ᱪᱮᱱᱮᱞ ᱨᱮ ᱯᱷᱟᱥᱴ ᱴᱟᱭᱤᱢ ᱯᱮ ᱦᱤᱡᱩᱜ ᱠᱟᱱ ᱠᱷᱟᱡ ᱱᱚᱣᱟ ᱪᱮᱱᱮᱞ ᱥᱟᱵᱥᱠᱨᱟᱭᱤᱵ ᱠᱟᱛᱮᱫ ᱵᱮᱞ ᱟᱭᱠᱚᱱ ᱫᱟᱵᱟᱣ ᱠᱟᱛᱮ ᱚᱞ ᱚᱯᱥᱚᱱ ᱨᱮ ᱠᱞᱤᱠ ᱛᱟᱵᱚᱱ ᱯᱮ ᱛᱚᱵᱮ ᱫᱮᱞᱟ ᱧᱮᱞ ᱡᱚᱝ ᱯᱮ ᱪᱮᱫ ᱡᱚᱝ ᱯᱮ ᱟᱸᱡᱚᱢ ᱡᱚᱝ ᱯᱮ ᱡᱮ ᱵᱟᱨ ᱠᱳᱰ ᱞᱟᱛᱟᱨ ᱨᱮ ᱚᱠᱟ ᱱᱟᱢᱵᱟᱨ ᱠᱚ ᱛᱟᱦᱮᱱ ᱱᱟᱢᱵᱟᱨᱥ ᱠᱚ ᱛᱟᱦᱮᱱ ᱚᱱᱟ ᱱᱟᱢᱵᱟᱨ ᱨᱮᱱᱟᱜ ᱢᱟᱱᱮ ᱫᱚ ᱪᱮᱫ ᱠᱟᱱᱟ ᱛᱚᱵᱮ ᱫᱮᱞᱟ ᱵᱷᱤᱰᱤᱭᱳ ᱫᱚᱧ ᱥᱴᱟᱨᱴ ᱠᱟᱜ ᱞᱟᱹᱜᱤᱫ ᱛᱚᱵᱮ ᱵᱷᱤᱣᱟᱨᱥ ᱠᱚ ᱧᱮᱞ ᱯᱮ ᱧᱮᱞ ᱯᱮ ᱧᱮᱞ ᱯᱮ ᱛᱚᱵᱮ ᱵᱷᱤᱣᱟᱨᱥ ᱠᱚ ᱧᱮᱞ ᱯᱮ ᱱᱚᱣᱟ ᱠᱷᱟᱛᱟ ᱨᱮ ᱚᱞ ᱠᱟᱛᱮ ᱤᱧ ᱢᱚᱡᱽ ᱛᱮᱧ ᱞᱟᱹᱭ ᱟᱸᱡᱚᱢ ᱟᱵᱚᱱᱟ ᱡᱮ ᱵᱟᱨ ᱠᱳᱰ ᱞᱟᱛᱟᱨ ᱨᱮ ᱚᱠᱟ ᱱᱟᱢᱵᱟᱨᱥ ᱠᱚ ᱛᱟᱦᱮᱱ ᱚᱱᱟ ᱱᱟᱢᱵᱟᱨ ᱨᱮᱱᱟᱜ ᱢᱟᱱᱮ ᱫᱚ ᱪᱮᱫ ᱠᱟᱱᱟ ᱛᱚᱵᱮ ᱥᱟᱵ ᱠᱟᱜ ᱯᱮ ᱱᱚᱣᱟ ᱫᱚ ᱢᱤᱫᱴᱮᱱ ᱵᱟᱨ ᱠᱳᱰ ᱠᱟᱱᱟ ᱥᱤᱢᱯᱮᱞ ᱛᱮ ᱟᱯᱮ ᱵᱩᱡᱷᱟᱹᱣ ᱦᱚᱪᱚ ᱯᱮ ᱞᱟᱹᱜᱤᱫ ᱤᱧ ᱞᱟᱹᱭ ᱯᱮ ᱠᱟᱱᱟ ᱱᱚᱣᱟ ᱫᱚ ᱢᱤᱫᱴᱮᱱ ᱱᱟᱢᱵᱟᱨ ᱥᱚᱨᱤ ᱱᱚᱣᱟ ᱫᱚ ᱢᱤᱫᱴᱮᱱ ᱵᱟᱨ ᱠᱳᱰ ᱠᱟᱱᱟ ᱥᱟᱵ ᱠᱟᱜ ᱯᱮ ᱱᱚᱣᱟ ᱞᱟᱛᱟᱨ ᱨᱮ ᱠᱚᱭᱮᱠᱴᱟ ᱱᱟᱢᱵᱟᱨ ᱛᱟᱦᱮᱱᱟ ᱡᱩᱫᱤ ᱜᱮ ᱤᱱᱰᱤᱭᱟ ᱨᱮᱱᱟᱜ ᱵᱟᱨ ᱠᱳᱰ ᱠᱟᱱ ᱠᱷᱟᱡ ᱯᱷᱟᱹᱥᱴ ᱨᱮᱫᱚ ᱱᱚᱰᱮ ᱛᱟᱦᱮᱱᱟ ᱮᱭᱤᱴ ᱱᱟᱭᱤᱱ ᱡᱤᱨᱳ ᱟᱨ ᱚᱱᱟ ᱛᱟᱭᱚᱢ ᱦᱟᱱᱛᱮ ᱪᱮᱫ ᱠᱚᱪᱚᱝ ᱛᱟᱦᱮᱱᱟ ᱥᱟᱯᱳᱡᱽ ᱚᱣᱟᱱ ᱴᱩ ᱛᱷᱨᱤ ᱯᱷᱳᱨ ᱯᱷᱟᱭᱤᱵᱷ ᱥᱤᱠᱥ ᱥᱮᱵᱷᱮᱱ ᱮᱭᱤᱴ ᱱᱟᱭᱤᱱ

ᱛᱚᱵᱮ ᱧᱮᱞ ᱯᱮ ᱱᱚᱣᱟ ᱯᱮᱭᱟ ᱱᱟᱢᱵᱟᱨ ᱫᱚ ᱦᱩᱭᱱᱟ ᱠᱟᱣᱩᱱᱴᱨᱤ ᱠᱳᱰ ᱛᱚ ᱚᱱᱟ ᱛᱟᱭᱚᱢ ᱨᱮᱱᱟᱜ ᱱᱤᱛ ᱯᱩᱱᱭᱟ ᱱᱟᱢᱵᱟᱨ ᱳᱣᱟᱱ ᱴᱩ ᱛᱷᱨᱤ ᱯᱷᱳᱨ ᱳᱣᱟᱱ ᱴᱩ ᱛᱷᱨᱤ ᱯᱷᱳᱨ ᱫᱚ ᱵᱟᱝ ᱛᱟᱦᱮᱸ ᱫᱟᱲᱮᱭᱟᱜᱼᱟ ᱢᱮᱱᱠᱷᱟᱱ ᱤᱧ ᱮᱠᱡᱟᱢᱯᱚᱞ ᱞᱮᱠᱟᱛᱮ ᱟᱯᱮᱧ ᱞᱟᱹᱭ ᱟᱯᱮ ᱠᱟᱱᱟ ᱛᱚᱵᱮ ᱱᱚᱣᱟ ᱛᱟᱭᱚᱢ ᱨᱮᱱᱟᱜ ᱯᱩᱱᱭᱟ ᱱᱟᱢᱵᱟᱨ ᱳᱣᱟᱱ ᱴᱩ ᱛᱷᱨᱤ ᱯᱷᱳᱨ ᱱᱚᱣᱟ ᱫᱚ ᱦᱩᱭᱱᱟ ᱠᱳᱢᱯᱟᱱᱤ ᱠᱳᱰ ᱛᱚᱵᱮ ᱯᱷᱟᱥᱴ ᱨᱮᱱᱟᱜ ᱯᱮᱭᱟ ᱱᱟᱢᱵᱟᱨ ᱫᱚ ᱦᱩᱭᱱᱟ ᱠᱟᱣᱩᱱᱴᱨᱤ ᱠᱳᱰ ᱟᱨ ᱚᱱᱟ ᱛᱟᱭᱚᱢ ᱨᱮᱱᱟᱜ ᱯᱩᱱᱭᱟ ᱱᱟᱢᱵᱟᱨ ᱫᱚ ᱦᱩᱭᱩᱜ ᱠᱟᱱᱟ ᱠᱳᱢᱯᱟᱱᱤ ᱠᱳᱰ ᱟᱨ ᱚᱱᱟ ᱛᱟᱭᱚᱢ ᱨᱮᱱᱟᱜ ᱟᱨᱦᱚᱸ ᱯᱩᱱᱭᱟ ᱱᱟᱢᱵᱟᱨ ᱫᱚ ᱦᱩᱭᱩᱜ ᱠᱟᱱᱟ ᱱᱚᱣᱟ ᱫᱚ ᱯᱨᱚᱰᱟᱠᱴ ᱠᱳᱰ ᱱᱚᱣᱟ ᱫᱚ ᱯᱨᱚᱰᱟᱠᱴ ᱠᱳᱰ ᱟᱨ ᱚᱱᱟ ᱛᱟᱭᱚᱢ ᱨᱮᱱᱟᱜ ᱞᱟᱥᱴ ᱵᱟᱨᱭᱟ ᱱᱟᱢᱵᱟᱨ ᱫᱚ ᱦᱩᱭᱩᱜ ᱠᱟᱱᱟ ᱢᱤᱫᱴᱮᱱ ᱠᱚᱱᱴᱨᱚᱞ ᱠᱳᱰ ᱛᱚᱵᱮ ᱵᱩᱡᱷᱟᱹᱣ ᱠᱮᱫᱟ ᱯᱮ ᱯᱟᱥᱮᱡ ᱡᱮ ᱵᱟᱨ ᱠᱳᱰ ᱨᱮ ᱛᱮᱨᱚᱴᱤ ᱱᱟᱢᱵᱟᱨ ᱦᱚᱸ ᱦᱩᱭ ᱫᱟᱲᱮᱭᱟᱜᱼᱟ ᱢᱮᱱᱠᱷᱟᱱ ᱥᱚᱢᱚᱭ ᱚᱠᱛᱮ ᱨᱮᱫᱚ ᱵᱟᱨᱚᱴᱤ ᱦᱚᱸ ᱦᱩᱭ ᱫᱟᱲᱮᱭᱟᱜᱼᱟ ᱚᱱᱟ ᱨᱮᱱᱟᱜ ᱫᱚ ᱠᱳᱭ ᱯᱷᱤᱠᱥᱰ ᱵᱟᱹᱱᱩᱜᱼᱟ ᱢᱮᱱᱠᱷᱟᱱ ᱤᱱᱰᱤᱭᱟᱱ ᱵᱟᱨ ᱠᱳᱰ ᱨᱮᱫᱚ ᱰᱷᱮᱨ ᱠᱟᱭ ᱛᱮᱜᱮ ᱛᱮᱨᱚᱴᱤ ᱵᱟᱨ ᱠᱳᱰ ᱱᱟᱢᱵᱟᱨ ᱛᱟᱦᱮᱱᱟ ᱛᱚ ᱵᱩᱡᱷᱟᱹᱣ ᱠᱮᱫᱟ ᱯᱮ ᱯᱟᱥᱮᱡ ᱡᱮ ᱯᱷᱟᱥᱴ ᱯᱮᱭᱟ ᱱᱟᱢᱵᱟᱨ ᱫᱚ ᱦᱩᱭᱩᱜ ᱠᱟᱱᱟ ᱠᱟᱣᱩᱱᱴᱨᱤ ᱠᱳᱰ ᱟᱨ ᱚᱱᱟ ᱛᱟᱭᱚᱢ ᱨᱮᱱᱟᱜ ᱯᱩᱱᱭᱟ ᱱᱟᱢᱵᱟᱨ ᱫᱚ ᱦᱩᱭᱩᱜ ᱠᱟᱱᱟ ᱠᱳᱢᱯᱟᱱᱤ ᱠᱳᱰ ᱟᱨ ᱚᱱᱟ ᱛᱟᱭᱚᱢ ᱨᱮᱱᱟᱜ ᱯᱩᱱᱭᱟ ᱱᱟᱢᱵᱟᱨ ᱫᱚ ᱦᱩᱭᱩᱜ ᱠᱟᱱᱟ ᱯᱨᱚᱰᱟᱠᱴ ᱠᱳᱰ ᱟᱨ ᱚᱱᱟ ᱛᱟᱭᱚᱢ ᱨᱮᱱᱟᱜ ᱢᱤᱫᱴᱮᱡ ᱥᱮ ᱵᱟᱨᱭᱟ ᱱᱟᱢᱵᱟᱨ ᱫᱚ ᱦᱩᱭᱩᱜ ᱠᱟᱱᱟ ᱢᱤᱫᱴᱮᱱ ᱠᱚᱱᱴᱨᱚᱞ ᱠᱳᱰ ᱛᱚᱵᱮ ᱵᱩᱡᱷᱟᱹᱣ ᱠᱮᱫᱟ ᱯᱮ ᱯᱟᱥᱮᱡ ᱡᱮ ᱵᱟᱨ ᱠᱚᱴ ᱞᱟᱛᱟᱨ ᱨᱮ ᱱᱟᱢᱵᱟᱨᱥ ᱠᱚ ᱛᱟᱦᱮᱱ ᱚᱱᱟ ᱱᱟᱢᱵᱟᱨᱥ ᱠᱚᱨᱮᱱᱟᱜ ᱢᱟᱱᱮ ᱫᱚ ᱪᱮᱫ ᱠᱟᱱᱟ ᱡᱩᱫᱤ ᱵᱷᱤᱰᱤᱭᱳ ᱯᱮ ᱠᱩᱥᱤᱭᱟᱫᱟ ᱠᱷᱟᱡ ᱫᱚ ᱵᱷᱤᱰᱤᱭᱳ ᱞᱟᱭᱤᱠ ᱛᱟᱵᱚᱱ ᱯᱮ ᱢᱤᱫᱴᱮᱡ ᱟᱨ ᱫᱟᱭᱟ ᱠᱟᱛᱮ ᱱᱚᱣᱟ ᱵᱷᱤᱰᱤᱭᱳ ᱜᱟᱛᱮ ᱠᱚ ᱴᱷᱮᱡ ᱥᱮ ᱱᱤᱡᱮᱨ ᱨᱮᱱ ᱯᱮᱲᱟ ᱠᱚ ᱴᱷᱮᱡ ᱥᱮᱭᱟᱨ ᱛᱟᱵᱚᱱ ᱯᱮ ᱪᱮᱫᱟᱜ ᱥᱮ ᱩᱱᱠᱩ ᱦᱚᱸᱠᱚ ᱵᱟᱰᱟᱭ ᱡᱚᱝ ᱫᱟᱲᱮᱭᱟᱜ ᱡᱮ ᱵᱟᱨ ᱠᱚᱴ ᱞᱟᱛᱟᱨ ᱨᱮ ᱱᱟᱢᱵᱟᱨᱥ ᱠᱚ ᱛᱟᱦᱮᱱ ᱚᱱᱟ ᱱᱟᱢᱵᱟᱨ ᱠᱚᱨᱮᱱᱟᱜ ᱢᱟᱱᱮ ᱠᱚᱫᱚ ᱪᱮᱫ ᱠᱟᱱᱟ ᱛᱚᱵᱮ ᱫᱮᱞᱟ ᱵᱷᱤᱰᱤᱭᱳ ᱫᱚᱧ ᱢᱩᱪᱟᱹᱫ ᱠᱟᱜ ᱞᱮᱜᱮ ᱵᱟᱭ ᱵᱟᱭ